ᱥᱟᱱᱟᱢ ᱠᱚ ᱫᱩᱞᱟᱹᱲ ᱥᱟᱛᱟᱞᱟᱜ ᱥᱟᱹᱜᱩᱱ ᱡᱚᱦᱟᱨ ᱟᱨ ᱥᱟᱹᱜᱩᱱ ᱥᱮᱛᱟᱜ ᱛᱚᱵᱮ ᱵᱚᱭᱦᱟ ᱠᱚ ᱱᱟᱯᱟᱭ ᱨᱮᱜᱮ ᱢᱮᱱᱟᱜ ᱵᱚᱱᱟ ᱟᱵᱚ ᱫᱚ ᱟᱯᱮ ᱠᱚ ᱚᱠᱟ ᱞᱮᱠᱟ ᱢᱮᱱᱟᱜ ᱯᱮᱭᱟ ᱠᱚᱢᱮᱱᱴ ᱠᱟᱛᱮ ᱞᱟᱹᱭ ᱯᱮ ᱤᱧᱤᱧ ᱟᱥᱚᱜ ᱠᱟᱱᱟ ᱟᱯᱮ ᱦᱚᱸ ᱱᱟᱯᱟᱭ ᱨᱮᱜᱮ ᱢᱮᱱᱟᱜ ᱯᱮᱭᱟ ᱛᱮᱦᱮᱧ ᱫᱚ ᱛᱟᱵᱚ ᱱᱤᱛᱚᱝ ᱯᱟᱠᱷᱟᱯᱟᱹᱠᱷᱤ ᱯᱟᱠᱷᱟᱯᱟᱹᱠᱷᱤ ᱮᱭᱟᱭ ᱴᱟᱲᱟᱝ ᱦᱩᱭᱩᱜ ᱠᱟᱱᱟ ᱦᱟᱱᱮ ᱜᱷᱟᱹᱲᱤ ᱨᱮ ᱧᱮᱞᱚᱜ ᱠᱟᱱᱟ ᱥᱟᱛᱴᱟ ᱵᱟᱡᱟᱜ ᱠᱟᱱᱟ ᱟᱨ ᱫᱚᱠᱟᱱ ᱵᱚ ᱠᱷᱩᱞᱟᱹᱣ ᱞᱟᱹᱜᱤᱫ ᱟᱨ ᱱᱚᱛᱮ ᱵᱚᱱ ᱧᱮᱞᱟ ᱵᱟᱹᱵᱩ ᱛᱟᱵᱚ ᱥᱮᱱ ᱞᱮᱱᱟ ᱥᱮᱛᱟᱜ ᱨᱮ ᱵᱚᱞ ᱮᱱᱮᱡ ᱩᱱᱤ ᱫᱚ ᱡᱩᱛᱟ ᱠᱚᱭ ᱛᱩᱫ ᱮᱜᱼᱟ ᱛᱮᱦᱮᱧ ᱫᱚ ᱵᱚᱞ ᱫᱚᱯᱮ ᱮᱱᱮᱡ ᱠᱮᱜᱼᱟ ᱥᱮ ᱵᱟᱝ ᱟ ᱵᱟᱹᱵᱩ ᱦᱳᱭ ᱦᱮᱸ ᱦᱳᱭ ᱥᱮ ᱩᱱᱠᱩ ᱥᱮᱬᱟ ᱦᱚᱲ ᱜᱮ ᱟᱨᱦᱚᱸ ᱵᱚᱞ ᱠᱚ ᱤᱫᱤ ᱠᱮᱜᱼᱟ ᱛᱟᱯᱮ ᱯᱟᱪᱷᱮ ᱵᱟᱝ ᱜᱮ ᱵᱟᱝ ᱟ ᱟᱨ ᱱᱟᱣᱟ ᱵᱚᱞ ᱢᱟ ᱢᱮᱱᱟᱜ ᱜᱮ ᱛᱟᱢ ᱤᱧ ᱧᱮᱞᱮᱫ ᱫᱚ ᱱᱟᱣᱟ ᱵᱚᱞ ᱫᱚ ᱵᱟᱢ ᱤᱫᱤ ᱠᱟᱜᱼᱟ ᱡᱩᱛᱟ ᱠᱚᱭ ᱛᱩᱛᱩᱫ ᱠᱟᱱᱟ ᱵᱟᱹᱵᱩ ᱱᱚᱣᱟ ᱱᱚᱣᱟ ᱛᱟᱨᱟ ᱮᱠᱫᱚᱢ ᱵᱤᱴ ᱡᱩᱛᱟ ᱩᱛᱟᱹᱨ ᱵᱚ ᱠᱤᱨᱤᱧ ᱟᱠᱟᱫᱟ ᱱᱚᱣᱟ ᱫᱚ ᱛᱤᱱᱟᱹᱜ ᱛᱮᱞᱟᱝ ᱠᱤᱨᱤᱧ ᱞᱮᱫ ᱛᱟᱦᱮᱸᱫ ᱦᱮᱸ ᱪᱷᱚ ᱥᱚ ᱪᱷᱚ ᱥᱚ ᱪᱮ ᱥᱟᱲᱮ ᱥᱟᱛ ᱥᱚ ᱛᱮ ᱱᱚᱜᱼᱚᱭ ᱤᱫᱤ ᱞᱮᱫ ᱛᱟᱹᱞᱤᱧ ᱥᱟᱲᱮ ᱥᱟᱛ ᱥᱚ ᱨᱟᱭᱨᱚᱝᱯᱩᱨ ᱠᱷᱚᱱ ᱜᱮ ᱠᱤᱨᱤᱧ ᱦᱩᱭ ᱞᱮᱱᱟ ᱟᱫᱚ ᱥᱩᱴ ᱠᱟᱛᱮ ᱜᱮᱢ ᱮᱱᱮᱡ ᱠᱟᱱ ᱛᱟᱦᱮᱸᱫ ᱦᱮᱸ ᱨᱟᱵᱟᱝ ᱠᱟᱱ ᱫᱚ ᱚᱱᱟᱛᱮ ᱟᱪᱪᱷᱟ ᱢᱟ ᱞᱚᱜᱚᱱ ᱥᱟᱯᱲᱟᱜ ᱢᱮ ᱩᱱᱤ ᱛᱟᱨᱟ ᱢᱤᱫᱴᱤᱡ ᱛᱮᱦᱮᱧᱤᱡ ᱛᱟᱵᱚ ᱮᱛᱚᱦᱚᱵ ᱜᱚᱦᱨᱟ ᱠᱮᱥᱮᱱ ᱦᱮᱨᱴᱨ ᱠᱟᱱᱟ ᱫᱚᱠᱟᱱ ᱟᱹᱣᱨᱤ ᱠᱷᱩᱞᱟᱹᱜ ᱨᱮᱜᱮ ᱪᱮᱫ ᱛᱟᱵᱚ ᱟᱢ ᱫᱚᱢ ᱤᱫᱤᱭᱟ ᱢᱮᱨᱤᱜᱳᱞᱰ ᱵᱤᱥᱠᱩᱴ ᱟᱪᱪᱷᱟ ᱫᱮᱞᱟᱝ ᱫᱚᱠᱟᱱ ᱞᱟᱝ ᱠᱷᱩᱞᱟᱹ ᱞᱮᱜᱮ ᱛᱚ ᱟᱯᱮ ᱫᱚᱠᱟᱱ ᱵᱚ ᱠᱷᱩᱞᱟᱹ ᱞᱮᱜᱮ ᱜᱚᱨᱟ ᱠᱚᱲᱟᱜ ᱠᱚ ᱦᱮᱡ ᱧᱟᱢ ᱩᱛᱟᱹᱨ ᱠᱟᱱᱟ ᱱᱮ ᱱᱤᱱᱟᱹᱜ ᱜᱮ ᱪᱮ ᱵᱷᱟᱹᱭ ᱛᱮᱦᱮᱧ ᱫᱚᱵᱚ ᱦᱮᱡ ᱟᱠᱟᱱᱟ ᱟᱨ ᱠᱚᱫᱚ ᱠᱚ ᱚᱠᱟᱭᱮᱱᱟ ᱛᱟᱵᱚ ᱱᱚᱛᱮ ᱢᱟ ᱯᱷᱟᱸᱠᱟ ᱜᱮᱫᱚ ᱱᱟᱦᱟᱜ ᱦᱮᱸ ᱱᱚᱜᱼᱚᱭ ᱥᱟᱛᱴᱟ ᱵᱟᱡᱟᱣ ᱠᱟᱛᱮ ᱯᱟᱨᱚᱢᱮᱱ ᱜᱮ ᱟᱨ ᱛᱤᱱ ᱨᱮ ᱟᱫᱚ ᱪᱮᱫ ᱠᱚᱵᱚ ᱚᱞᱚᱜᱼᱟ ᱟᱪᱪᱷᱟ ᱫᱮᱞᱟ ᱵᱚ ᱟᱵᱚ ᱵᱚ ᱚᱞ ᱦᱟᱱᱛᱟᱲᱚᱜᱼᱟ ᱦᱚᱞᱟᱱᱟᱜ ᱡᱟᱦᱟᱱᱟᱜ ᱠᱚᱧ ᱮᱢ ᱟᱠᱟᱫ ᱯᱮ ᱫᱟ ᱛᱟᱵᱚ ᱟᱹᱜᱩᱭ ᱯᱮ ᱦᱳᱢ ᱴᱟᱥᱠ ᱚᱲᱟᱜ ᱨᱮ ᱠᱚᱨᱟᱣ ᱵᱟᱠᱷᱨᱟ ᱡᱟᱦᱟᱸᱧ ᱮᱢᱟᱫ ᱯᱮ ᱛᱟᱦᱮᱱ ᱚᱱᱟ ᱠᱚ ᱫᱮᱠᱷᱟᱣ ᱯᱮ ᱫᱟ ᱱᱤᱛᱚᱝ ᱫᱚᱵᱚ ᱫᱩᱲᱩᱵ ᱟᱠᱟᱱᱟ ᱴᱤᱭᱩᱥᱚᱱ ᱨᱩᱢ ᱨᱮ ᱴᱤᱭᱩᱥᱚᱱ ᱞᱟᱹᱜᱤᱫ ᱛᱮ ᱵᱚᱭᱦᱟ ᱠᱚ ᱛᱮᱦᱮᱧ ᱦᱚᱸ ᱥᱮᱛᱟᱜ ᱫᱚ ᱱᱟᱥᱮ ᱨᱮᱭᱟᱲ ᱜᱮ ᱵᱩᱡᱷᱟᱹᱜ ᱠᱟᱱᱟ ᱟᱨ ᱫᱤᱱ ᱵᱮᱲᱟ ᱢᱟᱭ ᱥᱤᱛᱩᱝ ᱮᱜᱼᱟ ᱥᱮᱛᱟᱜ ᱢᱟ ᱨᱮᱭᱟᱲ ᱜᱮ ᱟᱪᱪᱷᱟ ᱫᱮᱞᱟ ᱵᱚ ᱯᱟᱲᱦᱟᱣ ᱵᱟᱲᱟ ᱞᱮᱱ ᱜᱮᱵᱚ ᱱᱤᱛᱚᱝ ᱫᱚ ᱛᱟᱭᱚᱢ ᱛᱮ ᱱᱟᱦᱟᱜ ᱵᱚ ᱜᱟᱯᱟᱞ ᱢᱟᱨᱟᱜᱼᱟ ᱟᱨ ᱱᱤᱛᱚᱝ ᱫᱚ ᱴᱤᱭᱩᱥᱚᱱ ᱠᱚᱫᱚ ᱵᱚ ᱪᱟᱵᱟ ᱜᱚᱫ ᱟᱠᱟᱫᱼᱟ ᱫᱚᱠᱟᱱ ᱚᱲᱟᱜ ᱨᱮᱵᱚ ᱫᱩᱲᱩᱵ ᱟᱠᱟᱱᱟ ᱟᱫᱚ ᱟᱨ ᱢᱤᱫᱴᱤᱡ ᱢᱟᱨᱟᱝ ᱜᱚᱦᱨᱟᱠ ᱛᱮᱦᱮᱧ ᱫᱚ ᱥᱮᱴᱮᱨ ᱟᱠᱟᱱᱟ ᱮᱱᱟᱝ ᱥᱮᱛᱟᱜ ᱨᱮ ᱢᱤᱫᱴᱤᱡ ᱮᱛᱚᱦᱚᱵ ᱜᱚᱦᱨᱟᱠ ᱢᱟᱨᱟᱝ ᱩᱛᱟᱹᱨᱤᱡ ᱮ ᱦᱮᱡ ᱟᱨ ᱱᱤᱛᱚᱝ ᱦᱚᱸ ᱚᱱᱠᱟᱱᱤᱡ ᱮ ᱦᱮᱡ ᱟᱠᱟᱱᱟ ᱪᱮᱫ ᱮᱢ ᱤᱫᱤᱭᱟ ᱪᱮᱫ ᱤᱫᱤ ᱞᱟᱹᱭ ᱢᱮ ᱪᱮᱫ ᱤᱫᱤᱭᱟᱢ ᱪᱚᱠᱞᱮᱴ ᱪᱚᱠᱞᱮᱴ ᱟᱪᱪᱷᱟ ᱪᱚᱠᱞᱮᱴ ᱪᱚᱠᱞᱮᱴ ᱮ ᱤᱫᱤᱭᱟ ᱱᱩᱭ ᱫᱚ ᱛᱟᱵᱚ ᱢᱟ ᱞᱟᱹᱭ ᱧᱚᱜ ᱟᱠᱚ ᱢᱮ ᱪᱤᱞᱤ ᱧᱩᱛᱩᱢ ᱟᱢᱟ ᱢᱟ ᱟᱢᱟᱜ ᱧᱩᱛᱩᱢ ᱞᱟᱹᱭ ᱟᱠᱚ ᱢᱮ ᱵᱟᱦᱟ ᱴᱩᱰᱩ ᱵᱟᱦᱟ ᱴᱩᱰᱩ ᱪᱚᱠᱞᱮᱴ ᱮᱢ ᱤᱫᱤᱭᱟ ᱵᱟᱨᱦᱮ ᱨᱟᱪᱟᱨᱮ ᱦᱩᱲᱩ ᱠᱚᱠᱚ ᱛᱟᱥᱮ ᱟᱠᱟᱫᱼᱟ ᱛᱟᱵᱚ ᱫᱚᱠᱟᱱ ᱚᱲᱟᱜ ᱠᱚ ᱵᱚᱸᱫᱽ ᱵᱟᱲᱟ ᱦᱩᱭᱮᱱᱟ ᱱᱤᱛᱚᱝ ᱯᱟᱠᱟᱯᱟᱠᱤ ᱮᱜᱟᱨᱚᱴᱟ ᱵᱟᱡᱟᱜ ᱞᱟᱹᱜᱤᱫ ᱟᱨ ᱩᱢ ᱵᱟᱲᱟ ᱠᱟᱛᱮ ᱱᱤᱛᱚᱝ ᱢᱟᱱᱮ ᱜᱟᱹᱫᱩᱣᱟᱹ ᱵᱟᱲᱟ ᱠᱟᱛᱮ ᱵᱟᱜᱷᱟᱢ ᱥᱮᱫ ᱪᱟᱞᱟᱜ ᱨᱮᱭᱟᱜ ᱯᱨᱳᱜᱨᱟᱢ ᱢᱮᱱᱟᱜ ᱛᱟᱵᱚ ᱪᱟᱞᱟᱜ ᱟᱵᱚ ᱛᱮᱦᱮᱧ ᱫᱚᱵᱚ ᱢᱮᱱᱮᱜᱼᱟ ᱯᱩᱠᱷᱨᱤ ᱥᱮᱫ ᱨᱮᱵᱚ ᱜᱟᱹᱫᱩᱣᱟᱹᱜᱼᱟ ᱟᱵᱚᱣᱟᱜ ᱯᱩᱠᱷᱨᱤ ᱨᱮ ᱜᱟᱹᱫᱩᱣᱟᱹᱜ ᱵᱚ ᱪᱟᱞᱟᱜᱼᱟ ᱛᱚ ᱵᱚᱭᱦᱟ ᱠᱚ ᱜᱟᱹᱫᱩᱣᱟᱹ ᱵᱟᱲᱟ ᱜᱚᱫ ᱱᱟᱵᱚ ᱱᱚᱜᱼᱚᱭ ᱛᱚᱨᱟ ᱱᱚᱣᱟ ᱯᱩᱠᱷᱨᱤ ᱨᱮ ᱟᱨ ᱱᱚᱣᱟ ᱯᱩᱠᱷᱨᱤ ᱫᱚ ᱛᱟᱵᱚ ᱟᱵᱚᱣᱟᱜ ᱜᱮ ᱢᱟᱲᱟᱝ ᱢᱤᱫ ᱫᱷᱟᱣ ᱢᱤᱫᱴᱤᱡ ᱵᱞᱚᱠ ᱨᱤᱧ ᱞᱟᱹᱭ ᱞᱮᱫ ᱛᱟᱦᱮᱸᱫ ᱱᱚᱜᱼᱚᱭ ᱱᱚᱝᱠᱟ ᱛᱟᱵᱚ ᱟᱵᱚᱣᱟᱜ ᱯᱩᱠᱷᱨᱤ ᱡᱟᱦᱟᱸᱭ ᱢᱟᱲᱟᱝ ᱵᱞᱚᱠ ᱯᱮ ᱧᱮᱞ ᱟᱠᱟᱫ ᱩᱱᱠᱩ ᱢᱟᱯᱮ ᱵᱟᱲᱟᱭᱮᱫ ᱜᱮᱭᱟ ᱟᱨ ᱛᱚᱵᱮ ᱡᱟᱦᱟᱸᱭ ᱵᱟᱯᱮ ᱧᱮᱞ ᱟᱠᱟᱫ ᱚᱱᱟ ᱵᱞᱚᱠ ᱟᱯᱮ ᱠᱚᱧ ᱞᱟᱹᱭ ᱧᱚᱜ ᱟᱯᱮ ᱠᱟᱱᱟ ᱱᱚᱣᱟ ᱯᱩᱠᱷᱨᱤ ᱤᱫᱤ ᱠᱟᱛᱮᱫ ᱱᱚᱣᱟ ᱫᱚ ᱢᱟᱲᱟᱝ ᱫᱚ ᱛᱟᱵᱚ ᱵᱟᱹᱫᱽ ᱜᱮ ᱛᱟᱦᱮᱸᱠᱟᱱᱟ ᱟᱫᱚ ᱵᱟᱵᱟ ᱜᱮ ᱱᱚᱣᱟ ᱵᱟᱹᱫᱽ ᱜᱮ ᱯᱩᱠᱷᱨᱤ ᱵᱮᱱᱟᱣ ᱦᱚᱪᱚ ᱟᱠᱟᱫᱼᱟᱭ ᱛᱟᱵᱚ ᱚᱱᱮ ᱯᱟᱹᱪᱷᱞᱟᱹ ᱥᱮᱫ ᱨᱮ ᱚᱱᱮ ᱚᱱᱟ ᱠᱚᱫᱚ ᱵᱟᱹᱫᱽ ᱟᱲᱮ ᱠᱟᱱ ᱜᱮᱭᱟ ᱱᱚᱜᱼᱚᱭ ᱱᱚᱜᱼᱚ ᱱᱚᱣᱟ ᱟᱲᱮ ᱵᱟᱝᱟ ᱥᱮ ᱱᱚᱜᱼᱚᱭ ᱯᱩᱠᱷᱨᱤ ᱟᱲᱮ ᱱᱚᱣᱟ ᱦᱚᱸ ᱵᱟᱹᱫᱽ ᱟᱲᱮ ᱜᱮ ᱛᱟᱦᱮᱸᱠᱟᱱᱟ ᱟᱨ ᱯᱩᱠᱷᱨᱤ ᱟᱲᱮ ᱫᱚ ᱟᱨᱦᱚᱸ ᱯᱟᱹᱪᱷᱞᱟᱹ ᱫᱷᱟᱨᱟ ᱨᱮ ᱚᱱᱮ ᱫᱟᱨᱮ ᱠᱚ ᱢᱮᱱᱟᱜᱼᱟ ᱦᱚᱸ ᱚᱱᱟ ᱫᱟᱨᱮ ᱠᱚᱫᱚ ᱥᱟᱜᱽᱣᱟᱱ ᱫᱟᱨᱮ ᱠᱟᱱᱟ ᱟᱨ ᱛᱤᱱᱟᱹᱜ ᱜᱟᱱ ᱩᱞ ᱫᱟᱨᱮ ᱠᱚ ᱢᱮᱱᱟᱜᱼᱟ ᱚᱱᱮ ᱯᱟᱹᱪᱷᱞᱟᱹ ᱨᱮ ᱧᱮᱞᱚᱜ ᱠᱟᱱᱟ ᱛᱟᱵᱚ ᱟᱨ ᱱᱚᱛᱮ ᱨᱮᱦᱚᱸ ᱩᱞ ᱫᱟᱨᱮ ᱛᱤᱱᱟᱹᱜ ᱜᱟᱱ ᱢᱮᱱᱟᱜᱼᱟ ᱱᱚᱣᱟ ᱥᱟᱜᱽᱣᱟᱱ ᱫᱟᱨᱮ ᱠᱚᱫᱚ ᱯᱟᱠᱟ ᱯᱟᱹᱠᱤ ᱚᱴᱷᱨᱚ ᱵᱚᱨᱥᱚ ᱜᱟᱱ ᱦᱩᱭᱮᱱᱟ ᱯᱚᱸᱫᱽᱨᱚ ᱚᱴᱷᱨᱚ ᱵᱚᱨᱥᱚ ᱜᱟᱱ ᱦᱩᱭᱮᱱᱟ ᱵᱟᱵᱟ ᱜᱮ ᱨᱚᱦᱚᱭ ᱦᱚᱪᱚ ᱞᱮᱫ ᱛᱟᱦᱮᱸᱫ ᱮ ᱟᱪᱪᱷᱟ ᱴᱷᱤᱠ ᱜᱮ ᱤᱱᱠᱟᱹ ᱜᱮᱵᱚ ᱜᱟᱞᱚᱪᱟ ᱫᱮᱞᱟ ᱵᱚ ᱚᱲᱟᱜ ᱥᱮᱫ ᱵᱚ ᱥᱮᱱ ᱞᱮᱱ ᱜᱮ ᱱᱤᱛᱚᱝ ᱫᱚᱵᱚ ᱚᱰᱚᱠ ᱟᱠᱟᱱᱟ ᱵᱟᱫᱷᱟᱱ ᱛᱮ ᱵᱟᱫᱷᱟᱱ ᱛᱮ ᱢᱤᱫᱴᱤᱡ ᱠᱟᱹᱢᱤ ᱢᱤᱫᱴᱤᱡ ᱫᱚ ᱛᱟᱵᱚ ᱵᱟᱝᱟ ᱵᱟᱨᱭᱟ ᱠᱟᱹᱢᱤ ᱠᱷᱟᱹᱛᱤᱨ ᱵᱚ ᱪᱟᱞᱟᱜ ᱠᱟᱱᱟ ᱢᱤᱫᱴᱟᱝ ᱫᱚ ᱦᱩᱭᱩᱜ ᱠᱟᱱᱟ ᱟᱵᱚ ᱫᱚᱠᱟᱱ ᱚᱲᱟᱜ ᱨᱮᱭᱟᱜ ᱟᱵᱚ ᱫᱚᱠᱟᱱ ᱨᱮ ᱡᱟᱦᱟᱸ ᱳᱭᱮᱨᱤᱝ ᱢᱮᱹᱥᱤᱱ ᱳᱡᱚᱱ ᱢᱮᱹᱥᱤᱱ ᱚᱱᱟ ᱨᱤᱱᱤᱭᱩ ᱦᱩᱭᱩᱜᱼᱟ ᱛᱮᱦᱮᱧ ᱮᱱᱟᱝ ᱠᱚ ᱯᱷᱳᱱ ᱟᱹᱫᱤᱧ ᱛᱟᱦᱮᱸᱫ ᱨᱤᱱᱤᱭᱩ ᱚᱯᱷᱤᱥ ᱠᱷᱚᱱ ᱨᱤᱱᱤᱭᱩ ᱚᱯᱷᱤᱥ ᱢᱟ ᱱᱚᱰᱮ ᱢᱟ ᱵᱟᱹᱱᱩᱜ ᱟᱹᱱᱤᱡ ᱨᱟᱭᱨᱚᱝᱯᱩᱨ ᱨᱮ ᱢᱮᱱᱟᱜᱼᱟ ᱟᱫᱚ ᱵᱟᱫᱟᱢ ᱨᱮᱠᱚ ᱠᱮᱢᱯ ᱟᱠᱟᱫ ᱛᱟᱵᱚ ᱯᱮ ᱯᱩᱱ ᱫᱤᱱ ᱜᱟᱱ ᱦᱟᱸᱜ ᱠᱚ ᱛᱟᱦᱮᱱᱟ ᱟᱫᱚ ᱯᱟᱞᱮᱱᱚᱜ ᱫᱤᱱ ᱠᱟᱞᱚᱢ ᱡᱟᱦᱟᱸᱭ ᱨᱤᱱᱩ ᱞᱮᱫ ᱡᱚᱦᱚᱜ ᱱᱚᱢᱵᱚᱨ ᱠᱚ ᱫᱚᱦᱚ ᱞᱮᱫᱼᱟ ᱚᱱᱟ ᱱᱚᱢᱵᱚᱨ ᱯᱟᱱᱛᱮ ᱧᱟᱢ ᱠᱟᱛᱮᱫ ᱯᱟᱞᱮᱱᱚᱜ ᱠᱚ ᱯᱷᱳᱱ ᱟᱹᱫᱤᱧᱟ ᱟᱫᱚ ᱪᱟᱞᱟᱣ ᱦᱩᱭᱩᱜᱼᱟ ᱟᱠᱚ ᱦᱚᱸᱠᱚ ᱢᱮᱱᱮᱫᱼᱟ ᱢᱤᱫ ᱫᱤᱱ ᱵᱟᱨ ᱥᱤᱧ ᱜᱮ ᱟᱨ ᱵᱟᱨ ᱥᱤᱧ ᱜᱟᱱ ᱞᱮ ᱛᱟᱦᱮᱱᱟ ᱚᱱᱟᱛᱮ ᱥᱚᱢᱚᱭ ᱧᱟᱢ ᱠᱟᱛᱮᱫ ᱨᱤᱱᱩ ᱜᱚᱫ ᱠᱟᱜ ᱢᱮ ᱟᱫᱚ ᱛᱮᱦᱮᱧ ᱨᱮᱜᱮ ᱵᱚ ᱨᱤᱱᱩ ᱪᱷᱤᱱᱟᱹᱣ ᱠᱟᱜᱼᱟ ᱟᱨ ᱚᱱᱟ ᱥᱟᱶᱛᱮ ᱯᱮᱴᱨᱳᱞ ᱠᱚ ᱛᱟᱵᱚ ᱪᱟᱵᱟ ᱟᱠᱟᱱᱟ ᱫᱚᱠᱟᱱ ᱨᱮ ᱯᱮᱴᱨᱳᱞ ᱠᱚᱦᱚᱸ ᱵᱚ ᱟᱹᱜᱩ ᱧᱚᱜ ᱠᱟᱜᱼᱟ ᱴᱷᱤᱠ ᱜᱮᱭᱟ ᱫᱮᱞᱟ ᱵᱚ ᱥᱮᱱ ᱞᱮᱱ ᱜᱮ ᱟᱨ ᱱᱟᱜ ᱵᱚ ᱧᱟᱯᱟᱢᱟ ᱱᱟᱜ ᱵᱟᱫᱷᱟᱢ ᱨᱮ

ᱵᱟᱫᱟᱢ ᱯᱟᱦᱟᱴ ᱠᱷᱚᱱ ᱫᱚᱠᱚ ᱦᱮᱡ ᱨᱩᱣᱟᱹᱲ ᱮᱱᱟ ᱵᱚᱭᱦᱟ ᱠᱚ ᱟᱨ ᱮᱱᱟᱝ ᱫᱷᱟᱨᱟ ᱨᱮᱜᱮ ᱟᱨ ᱵᱟᱹᱵᱩ ᱦᱚᱸ ᱱᱚᱜᱼᱚᱭ ᱥᱠᱩᱞ ᱠᱷᱚᱱᱟᱜ ᱦᱮᱡ ᱮᱱᱟ ᱟᱫᱚ ᱱᱤᱛᱚᱝ ᱪᱟᱞᱟᱜ ᱠᱟᱱᱟᱞᱤᱧ ᱥᱩᱨ ᱨᱮ ᱢᱤᱫᱴᱤᱡ ᱫᱩᱞᱠᱤ ᱟᱹᱛᱩ ᱨᱮ ᱥᱯᱳᱨᱴᱥ ᱦᱩᱭᱩᱜ ᱠᱟᱱᱟ ᱚᱸᱰᱮᱞᱤᱧ ᱥᱮᱱᱚᱜ ᱠᱟᱱᱟ ᱯᱚᱨᱤᱵᱟᱨ ᱠᱚᱦᱚᱸ ᱵᱟᱹᱱᱩᱜ ᱟᱹᱱᱤᱡ ᱯᱚᱨᱤᱵᱟᱨ ᱠᱚᱦᱚᱸ ᱟᱹᱜᱩ ᱛᱚᱨᱟ ᱦᱩᱭᱩᱜᱼᱟ ᱴᱷᱤᱠ ᱜᱮᱭᱟ ᱪᱚᱞᱚ ᱥᱮᱱ ᱞᱮᱱ ᱜᱮᱵᱚ ᱪᱮᱫ ᱯᱚᱨᱤᱭᱟ ᱠᱚ ᱧᱟᱢᱚᱜ ᱠᱟᱱᱟ ᱟᱨ ᱚᱠᱟ ᱞᱮᱠᱟ ᱠᱚ ᱥᱯᱳᱨᱴᱥ ᱮ ᱧᱮᱞ ᱵᱟᱲᱟ ᱟᱹᱜᱩ ᱧᱚᱜᱟᱵᱚ ᱛᱮᱦᱮᱧ ᱫᱚ ᱛᱟᱵᱚ ᱛᱮᱦᱮᱧ ᱥᱳᱞᱳ ᱛᱟᱹᱨᱤᱠᱷ ᱜᱩᱨᱩᱵᱟᱨ ᱫᱤᱱ ᱠᱟᱱᱟ ᱟᱵᱚ ᱛᱮᱫᱚ ᱪᱮᱫ ᱵᱚ ᱢᱮᱛᱟᱜᱼᱟ ᱥᱟᱹᱨᱫᱤ ᱢᱟᱦᱟ ᱠᱟᱱᱟ ᱟᱨ ᱥᱟᱯᱲᱟᱣ ᱡᱩᱛ ᱴᱷᱤᱠ ᱟᱠᱟᱱᱟᱞᱤᱧ ᱥᱟᱫᱚᱢ ᱨᱮᱞᱤᱧ ᱫᱮᱡ ᱴᱷᱤᱠ ᱟᱠᱟᱱᱟ ᱟᱨ ᱱᱤᱛᱚᱝ ᱦᱟᱸᱜ ᱞᱤᱧ ᱠᱟᱢᱥᱟᱣ ᱞᱟᱹᱜᱤᱫ ᱦᱟᱸᱜ ᱛᱟᱵᱚ ᱥᱟᱫᱚᱢ ᱟᱨ ᱥᱤᱫᱷᱟᱹ ᱵᱚ ᱪᱟᱞᱟᱜᱼᱟ ᱫᱩᱞᱠᱤ ᱟᱹᱛᱩ ᱥᱯᱳᱨᱴᱥ ᱧᱮᱞ ᱛᱚᱵᱮ ᱫᱮᱞᱟ ᱵᱚ ᱵᱟᱵᱚ ᱵᱤᱞᱚᱢᱟ ᱧᱟᱯᱟᱢᱚᱜᱼᱟ ᱱᱟᱦᱟᱜ ᱵᱚᱱ ᱚᱱᱮ ᱫᱩᱞᱠᱤ ᱟᱹᱛᱩ ᱥᱯᱳᱨᱴᱥ ᱨᱮᱜᱮ ᱱᱚᱝᱠᱟ ᱥᱮᱴᱮᱨ ᱟᱠᱟᱱᱟ ᱵᱚ ᱥᱯᱳᱨᱴᱥ ᱴᱟᱺᱰᱤ ᱛᱮ ᱱᱤᱛᱚᱝ ᱫᱚ ᱱᱟᱦᱟᱜ ᱱᱤᱝᱠᱟᱹ ᱠᱚ ᱵᱷᱤᱲ ᱵᱟᱲᱟ ᱟᱠᱟᱱᱟ ᱛᱟᱵᱚ ᱱᱤᱛ ᱱᱤᱛ ᱜᱮ ᱠᱟᱹᱴᱤᱡ ᱠᱟᱹᱴᱤᱡ ᱠᱩᱲᱤ ᱜᱤᱫᱽᱨᱟᱹ ᱠᱚᱣᱟᱜ ᱫᱩᱭᱥᱚ ᱢᱤᱴᱟᱨ ᱫᱟᱹᱲ ᱦᱩᱭ ᱞᱮᱱᱟ ᱟᱫᱚ ᱱᱚᱛᱮ ᱦᱚᱸ ᱧᱮᱞ ᱧᱚᱜ ᱠᱟᱛᱮᱫ

ᱠᱚᱯᱤᱨᱟᱭᱤᱴ ᱥᱴᱨᱟᱭᱤᱠ ᱦᱤᱡᱩᱜᱼᱟ ᱚᱱᱟᱛᱮ ᱛᱟᱵᱚ ᱥᱟᱣᱩᱱᱰ ᱫᱚ ᱟᱹᱰᱤ ᱜᱷᱟᱹᱲᱤᱡ ᱫᱚ ᱵᱟᱵᱚ ᱮᱢᱮᱜᱼᱟ ᱛᱚ ᱵᱚᱭᱦᱟ ᱠᱚ ᱱᱤᱛᱚᱝ ᱟᱵᱚ ᱫᱚᱠᱟᱱ ᱨᱮ ᱢᱮᱱᱟᱜ ᱟᱠᱟᱫ ᱵᱚᱱᱟ ᱥᱯᱳᱨᱴᱥ ᱠᱷᱚᱱ ᱫᱚ ᱮᱱᱟᱝ ᱨᱮ ᱵᱚ ᱦᱮᱡ ᱮᱱᱟ ᱱᱤᱛᱚᱝ ᱯᱟᱠᱟ ᱯᱟᱠᱤ ᱴᱟᱭᱤᱢ ᱦᱩᱭᱩᱜ ᱠᱟᱱᱟ ᱥᱟᱲᱮ ᱟᱴᱴᱟ ᱫᱚᱠᱟᱱ ᱦᱚᱸ ᱱᱟᱜ ᱵᱚ ᱵᱚᱱᱫ ᱞᱟᱹᱜᱤᱫ ᱛᱚ ᱛᱮᱦᱮᱧ ᱡᱟᱦᱟᱸ ᱵᱚ ᱢᱮᱱᱮᱫ ᱛᱟᱦᱮᱸᱫ ᱫᱩᱞᱠᱤ ᱥᱯᱳᱨᱴᱥ ᱵᱚ ᱪᱟᱞᱟᱣᱟ ᱧᱮᱞ ᱟᱹᱜᱩ ᱵᱟᱲᱟ ᱠᱮᱜᱼᱟ ᱵᱚ ᱟᱨ ᱚᱸᱰᱮ ᱧᱮᱞᱚᱜᱚᱜ ᱠᱟᱱ ᱛᱟᱦᱮᱸᱫ ᱱᱟᱥᱮ ᱯᱨᱚᱵᱞᱮᱢᱚᱜ ᱠᱟᱱ ᱛᱟᱦᱮᱸᱫ ᱥᱟᱣᱩᱱᱰ ᱨᱮᱭᱟᱜ ᱚᱱᱟ ᱤᱫᱤ ᱠᱟᱛᱮᱫ ᱟᱹᱰᱤ ᱞᱮᱴ ᱛᱮᱦᱚᱸ ᱠᱚ ᱮᱦᱚᱵ ᱠᱮᱜᱼᱟ ᱴᱷᱤᱠ ᱜᱮᱭᱟ ᱵᱚᱭᱦᱟ ᱠᱚ ᱛᱚᱵᱮ ᱛᱮᱦᱮᱧᱟᱜ ᱵᱷᱤᱰᱤᱭᱳ ᱫᱚ ᱱᱚᱰᱮ ᱜᱮ ᱛᱟᱵᱚ ᱵᱚ ᱢᱩᱪᱟᱹᱫᱟ ᱟᱨ ᱟᱯᱮ ᱠᱚᱴᱷᱮᱱ ᱱᱮᱦᱚᱨ ᱛᱟᱦᱮᱱ ᱠᱟᱱᱟ ᱡᱟᱦᱟᱸᱭ ᱠᱚ ᱛᱟᱵᱚᱱ ᱯᱮ ᱧᱮᱞᱮᱜᱼᱟ ᱵᱟ ᱠᱟᱹᱴᱤᱡ ᱞᱟᱭᱤᱠ ᱯᱮ ᱛᱟᱵᱚ ᱠᱚᱢᱮᱱᱴ ᱵᱟᱲᱟ ᱧᱚᱜ ᱯᱮ ᱟᱨ ᱡᱟᱦᱟᱸᱭ ᱠᱚ ᱵᱟᱵᱚ ᱥᱟᱵᱥᱠᱨᱟᱭᱤᱵ ᱟᱠᱟᱫ ᱠᱷᱟᱱ ᱫᱚ ᱛᱟᱵᱚ ᱥᱟᱵᱥᱠᱨᱟᱭᱤᱵ ᱧᱚᱜ ᱠᱟᱜ ᱯᱮ ᱥᱟᱯᱳᱨᱴ ᱮᱢᱚᱜ ᱯᱮ ᱛᱟᱵᱚ ᱴᱷᱤᱠ ᱜᱮᱭᱟ ᱢᱟ ᱛᱚᱵᱮ ᱛᱮᱦᱮᱧ ᱫᱚ ᱤᱱᱠᱟᱹ ᱜᱮ ᱟᱨ ᱢᱤᱫ ᱫᱤᱱ ᱟᱨ ᱢᱤᱫᱴᱤᱡ ᱱᱟᱣᱟ ᱵᱷᱤᱰᱤᱭᱳ ᱨᱮᱵᱚ ᱧᱟᱯᱟᱢᱟ ᱢᱟ ᱛᱚᱵᱮ ᱥᱟᱹᱜᱩᱱ ᱥᱤᱸᱜᱟᱹᱲ ᱢᱮᱱᱫᱚ ᱜᱩᱰ ᱱᱟᱭᱤᱴ